ᱯᱩᱭᱞᱩ ᱨᱮ ᱥᱟᱱᱟᱢ ᱠᱚᱜᱮ ᱡᱚᱦᱟᱨ ᱟᱨ ᱪᱮᱫ ᱞᱮᱠᱟ ᱢᱮᱱᱟᱜ ᱯᱮ ᱛᱟᱵᱚᱱᱟ ᱜᱟᱛᱮ ᱠᱚ ᱟᱥᱟᱧ ᱥᱟᱱᱟᱢ ᱠᱚᱜᱮ ᱱᱟᱯᱟᱭ ᱜᱮ ᱢᱮᱱᱟᱜ ᱯᱮᱭᱟ ᱟᱨ ᱪᱟᱸᱫᱚ ᱵᱚᱸᱜᱟ ᱟᱥᱤᱨᱵᱟᱫᱽ ᱛᱮ ᱱᱟᱭ ᱵᱟᱲᱮ ᱱᱟᱯᱟᱭ ᱵᱟᱲᱮ ᱢᱮᱬᱮᱫ ᱪᱮ ᱢᱮᱬᱮᱫ ᱡᱟᱸᱜᱟ ᱜᱮ ᱛᱟᱦᱮᱸ ᱠᱚᱜ ᱛᱟᱵᱚᱱ ᱯᱮ ᱛᱚ ᱜᱟᱛᱮ ᱠᱚ ᱱᱚᱜᱼᱚᱭ ᱱᱟᱦᱟᱜ ᱤᱧ ᱱᱤᱛᱚᱜ ᱚᱲᱟᱜ ᱨᱮᱜᱮ ᱢᱤᱱᱟᱹᱧᱟ ᱛᱚ ᱛᱮᱦᱮᱧᱟᱜ ᱵᱷᱤᱰᱤᱭᱳ ᱨᱮᱫᱚ ᱱᱟᱦᱟᱜ ᱤᱧᱟᱹᱜ ᱨᱩᱢ ᱠᱚ ᱠᱟᱹᱴᱤᱡ ᱤᱧ ᱫᱮᱠᱷᱟᱣ ᱧᱚᱜ ᱟᱯᱮ ᱠᱟᱱ ᱛᱟᱵᱚᱱᱟ ᱦᱮᱸ ᱥᱮ ᱢᱮᱱ ᱫᱚ ᱱᱟᱦᱟᱜ ᱩᱱᱟᱹᱜ ᱫᱤᱱ ᱫᱚ ᱮᱴᱟᱜ ᱦᱚᱲᱟᱜ ᱫᱚᱠᱟᱱ ᱠᱚᱨᱮ ᱱᱟᱦᱟᱜ ᱤᱧ ᱠᱟᱹᱢᱤ ᱛᱟᱦᱮᱱᱟ ᱟᱨ ᱟᱹᱰᱤ ᱫᱤᱱ ᱜᱮ ᱠᱟᱹᱢᱤ ᱦᱩᱭᱮᱱᱟ ᱠᱟᱹᱢᱤ ᱠᱟᱹᱢᱤ ᱛᱤᱧ ᱟᱹᱲᱤᱥ ᱜᱤᱧ ᱵᱩᱡᱷᱟᱹᱣ ᱜᱚᱫ ᱠᱮᱜᱼᱟ ᱢᱮᱱ ᱫᱚ ᱚᱱᱠᱟ ᱯᱮᱢᱮᱱᱴ ᱠᱚ ᱴᱷᱤᱠ ᱫᱷᱟᱨᱟ ᱵᱟᱝ ᱠᱚ ᱮᱢᱚᱜ ᱠᱟᱱᱟ ᱟᱨ ᱪᱷᱟᱹᱛᱤᱠ ᱡᱟᱹᱛᱟᱜ ᱨᱮ ᱠᱟᱹᱢᱤ ᱢᱟᱯᱮ ᱵᱟᱲᱟᱭ ᱜᱮᱛᱟ ᱵᱚᱱᱟ ᱟᱵᱚ ᱫᱚ ᱦᱟᱸᱜ ᱩᱱᱟᱹᱜ ᱫᱚ ᱵᱟᱠᱚ ᱠᱷᱮᱭᱟᱞ ᱟᱵᱚᱱᱟ ᱟᱠᱚᱣᱟᱜ ᱫᱷᱟᱱᱫᱟ ᱜᱮ ᱡᱟᱹᱥᱛᱤ ᱠᱚ ᱧᱮᱞᱟ ᱛᱚ ᱚᱱᱟ ᱪᱤᱠᱟᱹ ᱩᱭᱦᱟᱹᱨ ᱵᱟᱲᱟ ᱦᱩᱭᱱᱟ ᱡᱚᱛᱚᱣᱟᱜ ᱠᱟᱹᱢᱤ ᱵᱟᱲᱟᱭ ᱛᱩᱞᱩᱡ ᱟᱨ ᱪᱮᱫᱟᱜ ᱮᱴᱟᱜ ᱦᱚᱲ ᱴᱷᱮᱱ ᱫᱤᱱᱟᱹᱢ ᱦᱤᱞᱳᱜ ᱵᱚᱱ ᱠᱟᱹᱢᱤᱭᱟ ᱟᱨ ᱱᱤᱡᱮ ᱜᱮᱵᱚᱱ ᱠᱟᱹᱢᱤᱭᱟ ᱟᱨ ᱟᱫᱟᱨ ᱠᱚᱵᱚᱱ ᱯᱩᱭᱥᱟᱹ ᱟᱠᱚᱣᱟ ᱟᱨ ᱱᱤᱡᱮ ᱫᱚ ᱠᱷᱟᱹᱞᱤ ᱥᱩᱫᱩ ᱥᱩᱢᱩᱝ ᱞᱮᱵᱟᱨ ᱦᱟᱡᱽᱨᱤ ᱛᱮ ᱛᱤᱱᱟᱹᱜ ᱫᱤᱱᱮᱢ ᱠᱟᱹᱢᱤᱭᱟ ᱟᱨ ᱡᱚᱛᱚᱣᱟᱜ ᱠᱟᱹᱢᱤ ᱵᱟᱲᱟᱭ ᱛᱩᱞᱩᱡ ᱚᱱᱟᱛᱤᱧ ᱩᱭᱦᱟᱹᱨ ᱵᱟᱲᱟ ᱠᱮᱜᱼᱟ ᱵᱟᱝ ᱜᱟᱱᱚᱜᱼᱟ ᱱᱤᱡᱮ ᱛᱮᱜᱮ ᱱᱤᱡᱮᱨᱟᱜ ᱠᱟᱹᱢᱤ ᱫᱷᱟᱱᱫᱟ ᱧᱮᱞ ᱦᱩᱭᱩᱜᱼᱟ ᱛᱚ ᱚᱱᱟ ᱠᱚ ᱩᱭᱦᱟᱹᱨ ᱵᱟᱲᱟ ᱠᱟᱛᱮᱫ ᱜᱮ ᱱᱟᱦᱟᱜ ᱱᱚᱜᱼᱚᱭ ᱤᱧ ᱩᱭᱦᱟᱹᱨ ᱠᱮᱫ ᱛᱟᱵᱚᱱᱟ ᱥᱟᱢᱟᱱ ᱠᱚᱦᱚᱸ ᱡᱚᱛᱚ ᱞᱮᱠᱟᱜᱮ ᱱᱟᱦᱟᱜ

ᱟᱨ ᱱᱚᱣᱟ ᱫᱚ ᱠᱟᱱ ᱛᱟᱵᱚᱱᱟ ᱦᱟᱸᱜ ᱱᱚᱜᱼᱚᱭ ᱯᱮ ᱧᱮᱞ ᱫᱟᱲᱮᱭᱟᱜ ᱠᱟᱱ ᱜᱮᱭᱟ ᱯᱷᱤᱝᱜᱟᱨ ᱯᱨᱤᱱᱴ ᱰᱤᱵᱷᱟᱭᱤᱥ ᱢᱮᱱᱫᱚ ᱢᱚᱱᱛᱨᱚ ᱨᱮᱱᱟᱜ ᱠᱟᱱᱟ ᱦᱮᱸ ᱥᱮ ᱟᱨ ᱱᱚᱛᱮ ᱫᱚ ᱦᱟᱸᱜ ᱱᱚᱣᱟ ᱯᱟᱥᱴᱟ ᱱᱚᱜᱼᱚᱭ ᱤᱧᱟᱹᱜ ᱫᱮᱭᱟ ᱥᱮᱫ ᱨᱮ ᱱᱚᱣᱟ ᱫᱚ ᱦᱟᱸᱜ ᱟᱞᱢᱟᱨᱤ ᱫᱚᱦᱚ ᱠᱟᱱᱟ ᱢᱤᱫᱴᱟᱹᱝ ᱟᱨ ᱱᱚᱛᱮᱱᱟᱜ ᱱᱚᱜᱼᱚᱭ ᱦᱚᱞᱟ ᱢᱟᱦᱫᱮᱨ ᱜᱮ ᱱᱟᱣᱟ ᱜᱮ ᱨᱮᱠ ᱠᱚ ᱵᱮᱱᱟᱣ ᱦᱩᱭᱱᱟ ᱦᱮᱸ ᱱᱚᱜᱼᱚ ᱱᱚᱝᱠᱟᱱᱟᱜ ᱫᱮᱣᱟᱞ ᱨᱮᱵᱚᱱ ᱞᱟᱜᱟᱣ ᱠᱟᱜᱼᱟ ᱨᱮᱠ ᱠᱚ ᱥᱟᱢᱟᱱ ᱠᱚ ᱫᱚᱦᱚ ᱵᱟᱠᱷᱨᱟ ᱦᱟᱸᱜ ᱟᱨ ᱱᱚᱣᱟ ᱯᱟᱥᱴᱟ ᱫᱚ ᱱᱟᱦᱟᱜ ᱱᱚᱜᱼᱚᱭ ᱫᱮᱭᱟ ᱥᱮᱫ ᱯᱮ ᱧᱮᱞᱮᱫ ᱛᱟᱵᱚᱱᱟ ᱱᱚᱛᱮ ᱫᱚ ᱱᱟᱦᱟᱜ ᱚᱱᱟ ᱢᱮᱱ ᱫᱚ ᱢᱮᱬᱦᱮᱫ ᱨᱮᱱᱟᱜ ᱨᱮᱠ ᱱᱟᱦᱟᱜ ᱢᱮᱱᱟᱜᱼᱟ ᱱᱚᱣᱟ ᱯᱟᱥᱴᱟ ᱫᱚ ᱱᱟᱦᱟᱜ ᱟᱨ ᱱᱚᱜᱼᱚ ᱱᱚᱝᱠᱟ ᱨᱩᱢ ᱠᱚ ᱛᱟᱵᱚᱱ ᱚᱱᱟ ᱵᱟᱹᱭ ᱵᱟᱹᱭ ᱛᱮ ᱱᱟᱦᱟᱜ ᱵᱚᱱ ᱥᱟᱯᱲᱟᱣ ᱡᱟᱣᱨᱟᱜ ᱠᱟᱱᱟ ᱢᱮᱱ ᱫᱚ ᱵᱤᱡᱽᱱᱮᱥ ᱞᱟᱹᱜᱤᱫ ᱛᱮ ᱪᱮᱥᱴᱟᱭᱟᱵᱚᱱ ᱡᱟᱛᱮ ᱱᱟᱦᱟᱜ ᱟᱵᱚ ᱦᱚᱸ ᱪᱷᱟᱹᱛᱤᱠ ᱡᱟᱹᱛᱤ ᱠᱚ ᱞᱮᱠᱟ ᱟᱵᱚ ᱡᱳᱨ ᱥᱳᱨ ᱵᱚᱱ ᱪᱷᱩᱴᱟᱹᱜᱼᱟ ᱪᱷᱟᱹᱛᱤᱠ ᱡᱟᱹᱛᱤ ᱠᱚᱫᱚ ᱵᱚᱱ ᱧᱮᱞᱮᱫ ᱠᱚᱜᱮᱭᱟ ᱱᱚᱜᱼᱚᱸᱭ ᱛᱚ ᱟᱵᱚ ᱡᱟᱦᱟᱸ ᱛᱤᱱᱟᱹᱜ ᱫᱤᱦᱟᱹᱛᱤ ᱦᱚᱲ ᱠᱚ ᱱᱟᱦᱟᱜ ᱡᱚᱛᱚ ᱦᱚᱲ ᱟᱵᱚ ᱥᱟᱱᱛᱟᱲᱟᱜ ᱫᱚᱠᱟᱱ ᱠᱚᱫᱚ ᱟᱹᱰᱤ ᱠᱚᱢ ᱜᱮ ᱢᱮᱱᱟᱜᱼᱟ ᱩᱭᱦᱟᱹᱨ ᱞᱮᱠᱷᱟᱱ ᱫᱚ ᱦᱟᱱᱰᱨᱮᱰ ᱨᱮ ᱢᱟᱱᱮ ᱛᱤᱱ ᱯᱟᱨᱥᱮᱱ ᱜᱟᱱ ᱜᱮ ᱯᱟᱞᱮ ᱥᱟᱱᱛᱟᱲ ᱫᱚᱠᱟᱱ ᱠᱚᱫᱚ ᱢᱮᱱᱟᱜᱼᱟ ᱫᱤᱦᱟᱹᱛᱤ ᱨᱮᱦᱚᱸ ᱟᱨ ᱵᱟᱡᱟᱨ ᱠᱚᱨᱮ ᱦᱚᱸ ᱟᱨ ᱡᱟᱹᱥᱛᱤ ᱠᱟᱨᱛᱮ ᱧᱮᱞᱚᱜᱚᱜ ᱠᱟᱱᱟ ᱪᱷᱟᱹᱛᱤᱠ ᱠᱚᱣᱟᱜ ᱜᱮ ᱫᱚᱠᱟᱱ ᱠᱚ ᱢᱮᱱᱟᱜᱼᱟ

ᱦᱮᱸ ᱥᱮ ᱟᱨ ᱱᱚᱣᱟ ᱫᱚ ᱱᱟᱦᱟᱜ ᱟᱹᱰᱤ ᱪᱚᱞᱛᱤ ᱨᱳᱰ ᱠᱟᱱᱟ ᱢᱮᱱ ᱫᱚ ᱢᱤᱫ ᱥᱟᱨᱟ ᱫᱤᱱ ᱜᱮ ᱱᱚᱣᱟ ᱨᱳᱰ ᱛᱮᱫᱚ ᱦᱚᱲ ᱠᱚ ᱦᱤᱡᱩᱜ ᱥᱮᱱᱚᱜᱼᱟ ᱱᱚᱝᱠᱟ ᱛᱮᱠᱚ ᱯᱟᱨᱚᱢᱚᱜᱼᱟ ᱱᱚᱜᱼᱚᱭ ᱱᱚᱝᱠᱟ ᱱᱟᱦᱟᱜ ᱤᱧᱟᱹᱜ ᱫᱚᱠᱟᱱ ᱨᱮᱱᱟᱜ ᱨᱩᱢ ᱠᱚ ᱱᱟᱦᱟᱜ ᱵᱮᱱᱟᱜ ᱠᱟᱱᱟ ᱚᱱᱟ ᱠᱚᱜᱮ ᱱᱟᱦᱟᱜ ᱱᱚᱜᱼᱚᱭ ᱤᱧ ᱧᱮᱞ ᱦᱚᱪᱚ ᱠᱮᱫ ᱯᱮ ᱛᱟᱵᱚᱱᱟ ᱛᱚ ᱠᱟᱹᱢᱤ ᱠᱷᱚᱱᱟᱜ ᱟᱹᱰᱤ ᱜᱮ ᱵᱟᱹᱠᱤ ᱢᱮᱱᱟᱜᱼᱟ ᱟᱹᱣᱨᱤ ᱠᱚᱢᱯᱞᱤᱴᱚᱜᱼᱟ ᱱᱚᱣᱟ ᱫᱚ ᱱᱟᱦᱟᱜ ᱥᱴᱟᱨᱴᱤᱝ ᱦᱩᱭ ᱟᱠᱟᱱᱟ ᱱᱚᱜᱼᱚᱭ ᱠᱟᱹᱢᱤ ᱠᱚ ᱱᱟᱦᱟᱜ ᱵᱚᱱ ᱮᱛᱚᱦᱚᱵ ᱡᱟᱣᱨᱟ ᱟᱠᱟᱫᱼᱟ ᱵᱟᱹᱭ ᱵᱟᱹᱭ ᱛᱮ ᱱᱟᱦᱟᱜ ᱵᱚᱱ ᱪᱮᱥᱴᱟᱭᱮᱫᱼᱟ ᱡᱮ ᱟᱫᱚ ᱱᱚᱣᱟ ᱯᱟᱥᱴᱟ ᱡᱟᱦᱟᱸ ᱠᱚ ᱱᱟᱦᱟᱜ ᱯᱷᱟᱸᱠᱟ ᱧᱮᱞᱚᱜ ᱠᱟᱱᱟ ᱱᱚᱛᱮ ᱱᱚᱣᱟ ᱯᱟᱥᱴᱟ ᱟᱨᱚ ᱱᱟᱦᱟᱜ ᱱᱚᱛᱮ ᱛᱟᱭᱚᱢ ᱠᱚᱥᱮᱱ ᱢᱮᱱᱟᱜ ᱜᱮᱭᱟ ᱟᱫᱚ ᱚᱱᱟ ᱯᱟᱥᱴᱟ ᱠᱚᱥᱮᱱ ᱦᱚᱸ ᱱᱟᱦᱟᱜ ᱜᱚᱴᱟ ᱵᱚᱱ ᱨᱮᱠ ᱱᱟᱦᱟᱜ ᱵᱚᱱ ᱞᱟᱜᱟᱣᱟ ᱫᱤᱱ ᱫᱤᱱ ᱛᱮ ᱟᱨ ᱟᱵᱚ ᱥᱟᱱᱛᱟᱲ ᱢᱟ ᱱᱟᱦᱟᱜ ᱟᱹᱰᱤ ᱯᱩᱸᱡᱤ ᱠᱚᱨᱮᱱᱟᱜ ᱵᱮᱯᱟᱨ ᱦᱚᱸᱛᱚ ᱠᱟᱱᱟ ᱢᱮᱱ ᱫᱚ ᱱᱟᱦᱟᱜ ᱯᱩᱭᱥᱟᱹ ᱠᱚ ᱟᱹᱰᱤ ᱜᱟᱱ ᱜᱮ ᱫᱚᱨᱠᱟᱨᱚᱜᱼᱟ ᱢᱤᱫᱴᱟᱹᱝ ᱵᱤᱡᱽᱱᱮᱥ ᱞᱟᱭᱤᱱ ᱨᱮᱢ ᱪᱟᱞᱟᱜ ᱠᱷᱟᱱ ᱯᱩᱸᱡᱤ ᱟᱹᱰᱤ ᱰᱷᱮᱨ ᱜᱮ ᱫᱚᱨᱠᱟᱨᱚᱜᱼᱟ ᱟᱨ ᱱᱚᱣᱟ ᱠᱚᱢᱯᱤᱭᱩᱴᱟᱨ ᱠᱚ ᱥᱮ ᱯᱨᱤᱱᱴᱟᱨ ᱠᱚ ᱚᱱᱟ ᱠᱚᱨᱮᱱᱟᱜ ᱫᱟᱢ ᱠᱚ ᱦᱚᱸ ᱟᱹᱰᱤ ᱵᱮᱥᱤ ᱜᱮᱭᱟ ᱟᱨ ᱡᱟᱦᱟᱱᱟᱜ ᱥᱟᱢᱟᱱ ᱠᱚᱜᱮ ᱱᱟᱦᱟᱜ ᱚᱱᱠᱟ ᱱᱚᱣᱟ ᱥᱟᱶᱛᱮ ᱫᱚᱦᱚ ᱥᱟᱱᱟ ᱵᱚᱱᱟ ᱚᱱᱟ ᱥᱟᱢᱟᱱ ᱠᱚᱦᱚᱸ ᱛᱚ ᱱᱟᱦᱟᱜ ᱠᱤᱨᱤᱧ ᱟᱹᱜᱩ ᱦᱩᱭᱩᱜᱼᱟ ᱛᱚᱵᱮ ᱛᱚ ᱱᱟᱦᱟᱜ ᱜᱟᱱᱚᱜᱼᱟ ᱟᱨ ᱱᱚᱣᱟ ᱨᱮᱠ ᱠᱚ ᱱᱟᱦᱟᱜ ᱱᱚᱣᱟ ᱨᱮᱠ ᱠᱚᱨᱮ ᱱᱟᱦᱟᱜ ᱥᱟᱢᱟᱱ ᱠᱚ ᱫᱚᱦᱚ ᱯᱮᱨᱮᱡ ᱞᱮᱱᱠᱷᱟᱱ ᱜᱮ ᱱᱟᱦᱟᱜ ᱫᱚᱠᱟᱱ ᱞᱮᱠᱟ ᱧᱮᱞᱚᱜᱼᱟ ᱪᱮᱦᱨᱟ ᱫᱷᱟᱨᱟ ᱟᱨ ᱵᱟᱝᱠᱷᱟᱱ ᱱᱟᱦᱟᱜ ᱱᱤᱛᱳᱜ ᱫᱚ ᱱᱟᱦᱟᱜ ᱚᱱᱠᱟ ᱠᱷᱟᱹᱞᱤ ᱜᱮᱭᱟ ᱨᱮᱠ ᱠᱚ ᱱᱟᱦᱟᱜ ᱠᱟᱹᱢᱤ ᱠᱚ ᱟᱹᱣᱨᱤ ᱠᱚᱢᱯᱞᱤᱴᱚᱜᱼᱟ ᱚᱱᱟ ᱨᱮᱠ ᱪᱮᱛᱟᱱ ᱨᱮ ᱱᱟᱦᱟᱜ ᱡᱟᱦᱟᱸ ᱯᱟᱴᱴᱤ ᱠᱚ ᱞᱟᱜᱟᱜᱼᱟ

ᱟᱫᱚ ᱚᱱᱟ ᱫᱚ ᱱᱟᱦᱟᱜ ᱪᱟᱸᱫᱽ ᱵᱚᱸᱜᱟ ᱫᱮᱱ ᱠᱟᱱᱟ ᱛᱤᱱᱟᱹᱜ ᱥᱟᱠᱥᱮᱥᱚᱜ ᱠᱟᱱᱟ ᱵᱟᱝ ᱥᱟᱠᱥᱮᱥᱚᱜ ᱠᱟᱱᱟ ᱟᱨ ᱱᱚᱣᱟ ᱯᱟᱥᱴᱟ ᱱᱚᱛᱮ ᱚᱱᱟ ᱨᱮᱜᱽ ᱵᱚᱱ ᱞᱟᱜᱟᱣᱟ ᱛᱚᱵᱮ ᱛᱮᱦᱮᱧᱟᱜ ᱵᱞᱚᱜ ᱫᱚ ᱱᱤᱝᱠᱟᱹ ᱜᱮ ᱛᱟᱵᱚᱱ ᱟᱨ ᱱᱮᱠᱥᱴ ᱵᱞᱚᱜ ᱨᱮ ᱱᱟᱦᱟᱜ ᱤᱧ ᱫᱮᱠᱷᱟᱣ ᱟᱯᱮ ᱛᱟᱵᱚᱱᱟ ᱱᱚᱣᱟ ᱠᱟᱹᱢᱤ ᱠᱚ ᱱᱟᱦᱟᱜ ᱨᱩᱢ ᱨᱮᱱᱟᱜ ᱠᱟᱹᱢᱤ ᱠᱚ ᱯᱩᱨᱟᱹ ᱦᱩᱭ ᱥᱟᱹᱛ ᱞᱮᱱᱠᱷᱟᱱ ᱱᱟᱦᱟᱜ ᱞᱟᱦᱟ ᱥᱮᱱ ᱤᱧ ᱫᱮᱠᱷᱟᱣ ᱟᱯᱮ ᱛᱟᱵᱚᱱᱟ ᱢᱟ ᱛᱚᱵᱮ ᱢᱩᱪᱟᱹᱫ ᱨᱮ ᱥᱟᱱᱟᱢ ᱠᱚᱜᱮ ᱡᱚᱦᱟᱨ